ᱡᱚᱦᱟᱨ ᱥᱟᱱᱛᱟᱲ ᱦᱚᱯᱚᱱ ᱯᱟᱦᱴᱟ ᱥᱮᱫ ᱠᱷᱚᱱ ᱤᱧ ᱜᱮ ᱥᱤᱢᱚᱞ ᱢᱟᱱᱰᱤ ᱟᱯᱮ ᱥᱟᱱᱟᱢ ᱠᱚ ᱞᱟᱹᱜᱤᱫ ᱛᱟᱦᱮᱱ ᱠᱟᱱᱟ ᱥᱟᱹᱜᱩᱱ ᱫᱟᱨᱟᱢ ᱛᱚᱵᱮ ᱵᱷᱤᱰᱤᱭᱳ ᱧᱮᱞ ᱞᱟᱦᱟ ᱱᱚᱣᱟ ᱪᱮᱱᱮᱞ ᱨᱮ ᱱᱟᱣᱟ ᱜᱮ ᱠᱷᱟᱱᱮᱢ ᱥᱟᱱᱛᱟᱲ ᱦᱚᱯᱚᱱ ᱪᱮᱱᱮᱞ ᱫᱚ ᱥᱟᱵᱥᱠᱨᱟᱭᱤᱵ ᱛᱚᱨᱟᱭ ᱢᱮ ᱪᱮᱫᱟᱜ ᱥᱮ ᱵᱟᱝᱢᱟ ᱥᱟᱱᱛᱟᱲ ᱦᱚᱯᱚᱱ ᱞᱟᱹᱜᱤᱫ ᱥᱟᱱᱛᱟᱲ ᱦᱚᱯᱚᱱ ᱠᱷᱟᱹᱛᱤᱨ ᱥᱟᱱᱛᱟᱲ ᱦᱚᱯᱚᱱ ᱦᱚᱛᱮᱛᱮ ᱥᱟᱱᱛᱟᱲ ᱦᱚᱯᱚᱱ ᱥᱟᱶᱛᱮ ᱥᱟᱱᱛᱟᱲ ᱦᱚᱯᱚᱱ ᱠᱚᱣᱟᱜ ᱠᱟᱛᱷᱟ ᱵᱟᱰᱟᱭ ᱦᱚᱪᱚ ᱛᱟᱞᱟᱛᱮ ᱥᱟᱶᱛᱟ ᱥᱩᱥᱟᱹᱨ ᱨᱮᱱᱟᱜ ᱠᱟᱹᱢᱤᱦᱚᱨᱟ ᱦᱟᱛᱟᱣ ᱦᱩᱭ ᱟᱠᱟᱱᱟ᱾ ᱛᱚᱵᱮ ᱫᱮᱞᱟ ᱠᱟᱛᱷᱟ ᱠᱚ ᱟᱸᱡᱚᱢ ᱦᱩᱭ ᱞᱮᱱ ᱜᱮ᱾ ᱟᱵᱚ ᱥᱟᱱᱛᱟᱲ ᱥᱟᱶᱛᱟ ᱨᱮ ᱱᱚᱝᱠᱟᱱ ᱠᱤᱪᱷᱩ ᱜᱟᱱ ᱦᱚᱲ ᱢᱮᱱᱟᱜ ᱠᱚᱣᱟ ᱡᱟᱦᱟᱸ ᱫᱚ ᱤᱧᱟᱜ ᱢᱚᱪᱟ ᱠᱟᱛᱷᱟ ᱛᱮᱧ ᱞᱟᱹᱭᱟ ᱞᱚᱢᱯᱚᱴ, ᱵᱷᱟᱝᱠᱟᱲᱟ, ᱵᱚᱫᱢᱟᱥ᱾ ᱢᱟᱱᱮ ᱱᱟᱥᱮᱱᱟᱜ ᱠᱚ ᱥᱤᱠᱷᱱᱟᱹᱛ ᱦᱟᱛᱟᱣ ᱟᱠᱟᱫᱟ ᱥᱮ ᱵᱟᱝ, ᱪᱟᱹᱠᱨᱤ ᱵᱟᱹᱠᱨᱤ ᱥᱮ ᱫᱷᱚᱱ ᱥᱚᱢᱯᱚᱛ ᱛᱮᱠᱚ ᱢᱟᱨᱟᱝ ᱞᱮᱱᱠᱷᱟᱱ ᱜᱮ ᱢᱚᱱᱮ ᱦᱚᱭ ᱮᱠᱫᱚᱢ ᱥᱚᱢᱟᱡᱽ ᱠᱷᱚᱱᱟᱜ ᱠᱚ ᱪᱮᱛᱟᱱ ᱜᱚᱫ ᱮᱱᱟ᱾ ᱢᱟᱱᱮ ᱩᱱᱠᱩ ᱫᱚ ᱟᱫᱚ ᱵᱟᱢ ᱥᱟᱵ ᱫᱟᱲᱮᱭᱟ ᱠᱚᱣᱟ ᱩᱱᱠᱩ ᱫᱚ ᱵᱟᱢ ᱧᱟᱢ ᱠᱚᱣᱟ ᱥᱚᱢᱟᱡᱽ ᱨᱮᱱᱟᱜ ᱠᱟᱹᱢᱤ ᱨᱮᱦᱚᱸ ᱵᱟᱢ ᱧᱟᱢ ᱠᱚᱣᱟ ᱟᱨ ᱪᱮᱫ ᱨᱮᱦᱚᱸ ᱵᱟᱢ ᱧᱟᱢ ᱠᱚᱣᱟ ᱩᱱᱠᱩᱣᱟᱜ ᱫᱚ ᱟᱠᱚᱣᱟᱜ ᱫᱚ ᱥᱟᱨᱛᱷᱚ ᱯᱩᱨᱟ ᱞᱮ ᱠᱮᱴᱮ ᱯᱚᱲᱮ ᱴᱟᱠᱟ ᱴᱟᱭᱤᱯ ᱟᱨ ᱟᱢ ᱫᱚ ᱥᱟᱱᱛᱟᱲ ᱥᱚᱢᱟᱡᱽ ᱨᱮ ᱡᱟᱦᱟᱸ ᱛᱤᱱᱟᱹᱜ ᱠᱩᱨᱩᱢᱩᱴᱩ ᱦᱟᱛᱟᱣ ᱢᱮᱥᱮ ᱢᱟᱹᱡᱷᱤ ᱯᱟᱨᱜᱟᱱᱟ ᱟᱢ ᱡᱟᱦᱟᱸ ᱛᱤᱱᱟᱹᱜ ᱜᱮ ᱥᱟᱶᱛᱟ ᱥᱩᱥᱟᱹᱨ ᱢᱮᱥᱮ ᱡᱟᱦᱟᱸ ᱛᱤᱱᱟᱹᱜ ᱢᱟᱹᱡᱷᱤ ᱯᱟᱨᱜᱟᱱᱟ ᱠᱚ ᱡᱟᱦᱟᱸ ᱛᱤᱱᱟᱹᱜ ᱜᱮ ᱵᱤᱪᱟᱹᱨ ᱢᱮᱥᱮ ᱩᱱᱤ ᱟᱢᱟᱜ ᱠᱟᱛᱷᱟ ᱵᱟᱭ ᱟᱸᱡᱚᱢᱟ ᱥᱚᱢᱟᱡᱽ ᱱᱚᱝᱠᱟ ᱥᱮᱫ ᱠᱟᱛᱮ ᱦᱚᱲᱮ ᱩᱫᱩᱜ ᱟᱠᱚᱣᱟ ᱟᱨ ᱡᱮ ᱟᱡ ᱜᱮ ᱢᱟᱨᱟᱝ ᱦᱚᱲ ᱠᱟᱱᱟᱭ ᱮᱵᱚᱝ ᱟᱭᱟᱜ ᱠᱟᱛᱷᱟ ᱜᱮ ᱟᱸᱡᱚᱢ ᱞᱟᱹᱠᱛᱤ ᱠᱟᱱ ᱛᱟᱵᱚᱱᱟ ᱛᱚ ᱥᱮᱢ ᱱᱚᱜᱼᱚ ᱱᱚᱝᱠᱟ ᱠᱟᱛᱮ ᱜᱮ ᱟᱵᱚᱨᱮᱱ ᱠᱤᱪᱷᱩ ᱢᱟᱹᱡᱷᱤ ᱯᱟᱨᱜᱟᱱᱟ ᱡᱟᱦᱟᱸ ᱠᱚ ᱢᱮᱱᱟᱜ ᱠᱚᱣᱟ ᱩᱱᱠᱩ ᱢᱟ ᱩᱱᱟᱹᱜ ᱚᱞᱚᱜ ᱯᱟᱲᱦᱟᱣ ᱵᱟᱹᱱᱩᱜ ᱛᱟᱠᱚ ᱩᱱᱟᱹᱜ ᱵᱩᱫᱽᱫᱷᱤ ᱫᱤᱥᱟᱹ ᱵᱟᱹᱱᱩᱜ ᱛᱟᱠᱚ ᱵᱩᱫᱽᱫᱷᱤ ᱫᱤᱥᱟᱹ ᱢᱮᱱᱟᱜ ᱨᱮᱦᱚᱸ ᱠᱤᱱᱛᱩ ᱥᱚᱢᱟᱡᱽ ᱟᱹᱰᱤᱴᱟᱜ ᱞᱟᱦᱟ ᱟᱠᱟᱱᱟ ᱥᱮᱭ ᱦᱤᱥᱟᱹᱵ ᱛᱮᱫᱚ ᱵᱟᱹᱱᱩᱜ ᱛᱟᱠᱚᱣᱟ ᱡᱟᱦᱟᱸ ᱢᱮᱪᱩᱨᱤᱴᱤ ᱫᱚᱨᱠᱟᱨ ᱠᱟᱱᱟ ᱥᱮ ᱦᱤᱥᱟᱹᱵ ᱛᱮᱫᱚ ᱵᱟᱹᱱᱩᱜ ᱛᱟᱠᱚᱣᱟ ᱮᱱᱛᱮ ᱡᱟᱦᱟᱸᱭ ᱠᱚ ᱥᱤᱠᱷᱱᱟᱹᱛ ᱠᱟᱱᱟ ᱩᱱᱠᱩ ᱫᱚ ᱱᱤᱛᱚᱜ ᱪᱮᱫ ᱠᱚ ᱞᱟᱹᱭᱫᱟ ᱦᱮᱸ ᱢᱟᱹᱡᱷᱤ ᱯᱟᱨᱜᱟᱱᱟ ᱫᱚ ᱪᱮᱫ ᱮ ᱵᱟᱲᱟᱭᱟ ᱛᱚ ᱚᱱᱟ ᱚᱱᱟ ᱠᱟᱛᱷᱟ ᱨᱮᱜᱮ ᱱᱤᱡᱮᱨᱟᱜ ᱢᱚᱱᱮ ᱦᱚᱸ ᱢᱤᱫᱴᱟᱝ ᱜᱚᱦᱚᱲ ᱫᱟᱭ ᱡᱮ ᱵᱟᱝ ᱱᱚᱣᱟ ᱡᱤᱱᱤᱥ ᱱᱤᱭᱮ ᱢᱤᱫᱴᱟᱝ ᱵᱟᱰᱟᱭ ᱞᱟᱹᱠᱛᱤ ᱠᱟᱱ ᱛᱟᱵᱚᱱᱟ ᱥᱮ ᱵᱩᱡᱷᱟᱹᱣ ᱞᱟᱹᱠᱛᱤ ᱠᱟᱱ ᱛᱟᱵᱚᱱᱟ ᱟᱨ ᱛᱮᱦᱮᱧ ᱚᱱᱟ ᱠᱷᱟᱹᱛᱤᱨ ᱜᱮ ᱟᱵᱚᱱᱟᱜ ᱥᱟᱶᱛᱟ ᱟᱵᱚᱱᱟᱜ ᱟᱹᱨᱤᱪᱟᱹᱞᱤ ᱟᱵᱚᱱᱟᱜ ᱫᱟᱭᱵᱷᱟᱨ ᱡᱟᱦᱟᱸ ᱠᱟᱱ ᱛᱟᱵᱚᱱᱟ ᱚᱱᱟ ᱠᱚᱫᱚ ᱞᱚᱴᱚᱢ ᱪᱟᱵᱟᱜ ᱠᱟᱱ ᱛᱟᱵᱚᱱᱟ ᱟᱨ ᱰᱟᱦᱟᱨ ᱩᱞᱴᱟᱹ ᱥᱮᱫ ᱠᱚ ᱩᱫᱩᱜ ᱟᱵᱚᱱ ᱠᱟᱱᱟ ᱛᱚ ᱚᱱᱟ ᱠᱷᱟᱹᱛᱤᱨ ᱜᱮ ᱟᱵᱚ ᱞᱟᱦᱟ ᱵᱟᱝ ᱵᱚᱱ ᱫᱟᱲᱮᱜ ᱠᱟᱱᱟ ᱟᱨ ᱚᱱᱟ ᱠᱷᱟᱹᱛᱤᱨ ᱜᱮ ᱟᱨ ᱩᱱᱠᱩ ᱞᱚᱢᱯᱚᱴ ᱠᱷᱟᱹᱛᱤᱨ ᱜᱮ ᱠᱤᱱᱛᱩ ᱟᱵᱚ ᱛᱟᱭᱱᱚᱢ ᱨᱮᱜᱮ ᱢᱮᱱᱟᱜ ᱵᱚᱱᱟ ᱛᱚᱵᱮ ᱟᱥᱚᱜ ᱤᱧ ᱡᱟᱦᱟᱸᱭ ᱠᱚ ᱥᱤᱠᱷᱱᱟᱹᱛᱟᱱ ᱦᱚᱲ ᱢᱮᱱᱟᱜ ᱯᱮᱭᱟ ᱥᱮ

ᱟᱢ ᱟᱢᱛᱮᱢ ᱞᱟᱦᱟ ᱞᱮᱠᱷᱟᱱ ᱫᱚ ᱵᱟᱝ ᱦᱩᱭᱱᱟ ᱱᱚᱝᱠᱟ ᱟᱭᱢᱟ ᱜᱮ ᱟᱵᱚᱱᱟᱜ ᱥᱟᱱᱛᱟᱲ ᱥᱟᱶᱛᱟ ᱨᱮ ᱱᱚᱝᱠᱟᱱ ᱦᱚᱲ ᱢᱮᱱᱟᱜ ᱠᱚᱣᱟ ᱡᱟᱦᱟᱸᱭ ᱫᱚ ᱚᱨᱛᱷᱚᱱᱳᱭᱛᱤᱠ ᱵᱷᱟᱵᱽᱛᱮ ᱥᱟᱵᱚᱞᱚᱢᱵᱤ ᱢᱮᱱᱟᱜ ᱠᱚᱣᱟ ᱪᱟᱹᱠᱨᱤ ᱵᱟᱹᱠᱨᱤ ᱠᱚ ᱧᱟᱢ ᱠᱟᱫᱟ ᱢᱟᱹᱱ ᱢᱟᱱ ᱠᱚ ᱧᱟᱢ ᱠᱟᱫᱟ ᱥᱮ ᱥᱟᱱᱟᱢᱟᱜ ᱛᱮᱜᱮ ᱫᱤᱠᱩ ᱞᱮᱠᱟ ᱠᱚ ᱢᱟᱨᱟᱝ ᱠᱟᱱᱟ ᱮᱱᱛᱮ ᱥᱟᱱᱛᱟᱲ ᱥᱟᱶᱛᱟ ᱨᱮ ᱛᱟᱦᱞᱮ ᱪᱮᱫᱟᱜ ᱱᱩᱱᱟᱹᱜ ᱛᱟᱭᱱᱚᱢᱚᱜ ᱠᱟᱱᱟ ᱱᱩᱱᱟᱹᱜ ᱫᱤᱠᱩᱣᱟᱜ ᱢᱚᱱᱮᱨᱮ ᱟᱵᱚ ᱦᱚᱯᱚᱱ ᱠᱚ ᱧᱮᱞᱚᱜ ᱠᱟᱱᱟ ᱪᱮᱫᱟᱜ ᱟᱵᱚᱱᱟᱜ ᱦᱚᱠ ᱟᱹᱭᱫᱟᱹᱨ ᱵᱟᱝᱵᱚᱱ ᱧᱟᱢ ᱮᱫᱟ ᱱᱮᱛᱟᱨ ᱦᱚᱸ ᱥᱚᱢᱟᱡᱽ ᱢᱟ ᱟᱹᱰᱤᱴᱟᱜ ᱜᱮ ᱞᱟᱦᱟ ᱟᱠᱟᱱᱟ ᱠᱤᱱᱛᱩ ᱚᱱᱟ ᱡᱟᱭᱜᱟ ᱨᱮ ᱤᱧᱤᱧ ᱞᱟᱹᱭᱟ ᱡᱮ ᱡᱟᱦᱟᱸᱭ ᱠᱚ ᱢᱟᱨᱟᱝ ᱦᱚᱲ ᱠᱟᱱᱟ ᱯᱮ ᱥᱮ ᱢᱟᱨᱟᱝ ᱥᱤᱠᱷᱱᱟᱹᱛ ᱯᱮ ᱦᱟᱛᱟᱣ ᱠᱟᱜᱼᱟ ᱥᱮ ᱥᱤᱠᱷᱱᱟᱹᱛ ᱯᱮ ᱚᱨᱡᱚᱱ ᱠᱟᱜᱼᱟ ᱥᱮ ᱚᱨᱛᱷᱚᱱᱤᱛᱤᱠ ᱵᱷᱟᱵ ᱛᱮᱯᱮ ᱢᱟᱨᱟᱝ ᱠᱟᱱᱟ ᱮᱱᱛᱮ ᱢᱟᱹᱡᱷᱤ ᱯᱟᱨᱜᱟᱱᱟ ᱠᱷᱚᱱᱟᱜ ᱫᱚ ᱩᱱᱠᱩᱣᱟᱜ ᱪᱮᱛᱟᱱ ᱨᱮᱫᱚ ᱵᱟᱝ ᱞᱟᱹᱭ ᱜᱮ ᱵᱷᱟᱹᱜᱤᱭᱟ ᱪᱮᱫᱟᱜ ᱦᱮᱸ ᱵᱷᱩᱞ ᱫᱟᱲᱮᱭᱟᱜᱼᱟ ᱩᱱᱠᱩ ᱰᱤᱥᱤᱥᱚᱱ ᱠᱤᱱᱛᱩ ᱟᱵᱚ ᱰᱤᱥᱤᱥᱚᱱ ᱵᱚᱱ ᱮᱢ ᱫᱟᱲᱮᱭᱟᱠᱚᱣᱟ ᱡᱮ ᱜᱚᱢᱠᱮ ᱱᱚᱣᱟ ᱫᱚ ᱱᱚᱝᱠᱟᱱ ᱦᱩᱭ ᱦᱩᱭ ᱞᱮᱠᱷᱟᱱ ᱠᱷᱩᱵ ᱵᱷᱟᱹᱜᱤ ᱠᱚᱜᱼᱟ ᱛᱟᱣᱟᱞᱤ ᱦᱚᱴᱟᱜ ᱯᱟᱹᱥᱤᱨ ᱫᱚ ᱵᱟᱝ ᱥᱮ ᱛᱟᱲᱟᱢ ᱯᱟᱨᱚᱢ ᱫᱚ ᱵᱟᱝ ᱢᱟᱹᱡᱷᱤ ᱯᱟᱨᱜᱟᱱᱟ ᱫᱚ ᱟᱵᱚᱨᱮᱱ ᱢᱟᱹᱱᱟᱱ ᱦᱚᱲ ᱠᱟᱱᱟ ᱠᱚ ᱟᱵᱚᱨᱮᱱ ᱜᱟᱹᱞᱤᱢ ᱠᱟᱱᱟ ᱠᱚ ᱚᱱᱟ ᱦᱤᱥᱟᱹᱵ ᱛᱮ ᱩᱱᱠᱩ ᱪᱮᱛᱟᱱ ᱨᱮᱫᱚ ᱵᱟᱝ ᱞᱮᱠᱷᱮ ᱴᱷᱤᱠᱟ ᱦᱮᱸ ᱢᱚᱱᱛᱚᱵᱵᱚ ᱛᱟᱦᱮᱱᱟ ᱠᱤᱪᱷᱩ ᱠᱟᱛᱷᱟ ᱨᱚᱲ ᱨᱮᱱᱟᱜ ᱛᱟᱦᱮᱱᱟ ᱟᱵᱚ ᱵᱚᱱ ᱵᱟᱰᱟᱭ ᱦᱚᱪᱚ ᱫᱟᱲᱮᱭᱟ ᱠᱚ ᱡᱮ ᱵᱟᱝᱟ ᱜᱚᱢᱠᱮ ᱚᱱᱟ ᱰᱤᱥᱤᱥᱚᱱ ᱠᱷᱚᱱᱟᱜ ᱱᱚᱣᱟ ᱰᱤᱥᱤᱥᱚᱱ ᱫᱚ ᱵᱷᱟᱜᱮᱭᱟ ᱥᱮ ᱚᱱᱟ ᱠᱩᱨᱩᱢᱩᱴᱩ ᱠᱷᱚᱱᱟᱜ ᱱᱚᱣᱟ ᱠᱩᱨᱩᱢᱩᱴᱩ ᱦᱟᱛᱟᱣ ᱜᱮ ᱵᱷᱟᱜᱮᱭᱟ ᱥᱮ ᱚᱱᱟ ᱠᱟᱛᱷᱟ ᱠᱷᱚᱱᱟᱜ ᱱᱚᱣᱟ ᱠᱟᱛᱷᱟ ᱜᱮ ᱵᱮᱥᱟ ᱚᱱᱠᱟ ᱠᱟᱛᱮ ᱥᱮ ᱚᱱᱟ ᱵᱤᱪᱟᱹᱨ ᱠᱷᱚᱱᱟᱜ ᱱᱚᱣᱟ ᱵᱤᱪᱟᱨ ᱜᱮ ᱵᱷᱟᱹᱜᱤᱭᱟ ᱛᱚ ᱚᱱᱠᱟ ᱠᱟᱛᱮ ᱟᱵᱚ ᱵᱚᱱ ᱞᱟᱦᱟ ᱫᱟᱲᱮᱭᱟᱜᱼᱟ ᱚᱱᱠᱟ ᱠᱟᱛᱮ ᱩᱱᱠᱩᱣᱟᱜ ᱞᱟᱦᱟ ᱨᱮᱱᱟᱜ ᱠᱟᱛᱷᱟ ᱤᱧ ᱟᱨᱫᱟᱥ ᱤᱧ ᱮᱢᱟ ᱠᱚᱣᱟ ᱪᱮᱫᱟᱜ ᱥᱮ ᱵᱟᱝᱢᱟ ᱟᱢ ᱫᱚ ᱢᱟᱹᱡᱷᱤ ᱵᱟᱨ ᱡᱟᱦᱟᱸ ᱛᱤᱱᱟᱹᱜ ᱟᱢ ᱫᱚ ᱚᱨᱛᱷᱚᱱᱳᱭᱛᱤᱠ ᱵᱷᱟᱵᱛᱮ ᱢᱟᱨᱟᱝ ᱢᱮ ᱢᱟᱹᱡᱷᱤ ᱯᱟᱨᱜᱟᱱᱟ ᱠᱷᱚᱱᱟᱜ ᱫᱚ ᱵᱟᱢ ᱦᱩᱭ ᱫᱟᱲᱮᱭᱟᱜᱼᱟ ᱢᱟᱨᱟᱝ ᱚᱱᱟᱜᱮ ᱛᱮᱦᱮᱧ ᱱᱚᱣᱟ ᱵᱷᱤᱰᱤᱭᱳ ᱨᱮ ᱟᱯᱮ ᱥᱟᱱᱟᱢ ᱠᱚᱧ ᱩᱫᱩᱜ ᱟᱯᱮ ᱠᱟᱱᱟ ᱟᱵᱚᱱᱟᱜ ᱥᱟᱶᱛᱟ ᱠᱚᱨᱮ ᱦᱚᱸ ᱟᱵᱚᱱᱟᱜ ᱟᱛᱳ ᱠᱚᱨᱮ ᱦᱚᱸ ᱱᱚᱝᱠᱟᱱ ᱵᱮᱥ ᱠᱤᱪᱷᱩ ᱦᱚᱲ ᱢᱮᱱᱟᱜ ᱠᱚᱣᱟ ᱡᱟᱦᱟᱸ ᱫᱚ ᱱᱟᱥᱮᱱᱟᱜ ᱠᱚ ᱯᱟᱲᱦᱟᱣ ᱠᱟᱱᱟ ᱥᱮ ᱵᱟᱝ ᱩᱱᱠᱩ ᱫᱚ ᱱᱚᱝᱠᱟ ᱠᱚ ᱞᱟᱹᱭᱫᱟ ᱛᱚᱵᱮ ᱟᱹᱰᱤ ᱠᱷᱟᱨᱟᱯ ᱠᱷᱟᱨᱟᱯ ᱦᱚᱨ ᱫᱤᱥᱟᱹ ᱠᱚ ᱩᱫᱩᱜ ᱟᱵᱚᱱ ᱠᱟᱱᱟ ᱥᱮ ᱩᱱᱠᱩ ᱥᱚᱢᱟᱡᱽ ᱵᱟᱠᱚ ᱵᱟᱛᱟᱣᱮᱜᱼᱟ ᱟᱨ ᱡᱟᱦᱟᱸᱭ ᱠᱚ ᱵᱷᱤᱰᱤᱭᱳ ᱠᱚᱯᱮ ᱧᱮᱞᱮᱜᱼᱟ ᱩᱱᱠᱩ ᱦᱚᱸ ᱠᱚᱢᱮᱱᱴ ᱛᱟᱵᱚᱱ ᱯᱮ ᱟᱯᱮᱭᱟᱜ ᱥᱚᱢᱟᱡᱽ ᱨᱮ ᱱᱚᱝᱠᱟᱱ ᱦᱚᱲ ᱢᱮᱱᱟᱜ ᱠᱚᱣᱟ ᱥᱮ ᱪᱮᱫ ᱛᱟᱠᱤ ᱱᱚᱣᱟ ᱥᱟᱱᱛᱟᱲ ᱦᱚᱯᱚᱱ ᱱᱚᱣᱟ ᱡᱟᱭᱜᱟ ᱨᱮ ᱩᱱᱠᱩ ᱯᱟᱸᱡᱟ ᱯᱟᱸᱡᱟ ᱛᱮ ᱠᱤᱱᱛᱩ ᱩᱱᱠᱩ ᱚᱱᱟ ᱦᱚᱨ ᱫᱤᱥᱟᱹᱭ ᱩᱫᱩᱜ ᱟᱠᱚᱣᱟ ᱥᱮ ᱵᱮᱥ ᱠᱤᱪᱷᱩ ᱠᱟᱛᱷᱟᱭ ᱢᱮᱱ ᱫᱟᱲᱮ ᱟᱠᱚᱣᱟ ᱢᱮᱱᱛᱮ ᱛᱚᱵᱮ ᱫᱮᱞᱟ ᱥᱟᱱᱟᱢ ᱧᱮᱧᱮᱞᱤᱭᱟᱹ ᱜᱟᱛᱮ ᱠᱚ ᱵᱚᱭᱦᱟ ᱠᱚ ᱯᱟᱹᱴᱷᱩᱣᱟᱹ ᱠᱚ ᱜᱚᱢᱠᱮ ᱠᱚ ᱦᱟᱲᱟᱢ ᱠᱚ ᱵᱩᱲᱦᱤ ᱠᱚ ᱟᱨ ᱢᱟᱹᱡᱷᱤ ᱯᱟᱨᱜᱟᱱᱟ ᱠᱚ ᱥᱟᱶᱛᱮ ᱥᱟᱱᱟᱢ ᱠᱷᱮᱨᱣᱟᱞ ᱦᱚᱲ ᱠᱚ ᱥᱟᱱᱟᱢ ᱠᱚᱛᱮ ᱜᱮ ᱟᱵᱚᱱᱟᱜ ᱥᱟᱱᱛᱟᱲ ᱥᱟᱶᱛᱟ ᱥᱩᱥᱟᱹᱨ ᱨᱮᱱᱟᱜ ᱠᱟᱹᱢᱤ ᱦᱚᱨᱟ ᱨᱮ ᱫᱮᱞᱟ ᱞᱟᱦᱟ ᱦᱤᱡᱩᱜ ᱛᱟᱵᱚᱱ ᱯᱮ ᱟᱨ ᱟᱵᱚᱱᱟᱜ ᱥᱩᱞᱩᱠ ᱥᱟᱶᱛᱟ ᱵᱚᱱ ᱞᱟᱦᱟ ᱤᱫᱤ ᱫᱟᱲᱮᱭᱟᱜ ᱢᱟ ᱢᱮᱱᱛᱮ ᱢᱟ ᱚᱱᱟ ᱞᱟᱹᱭ ᱠᱟᱛᱮ ᱜᱮ ᱱᱚᱣᱟ ᱵᱷᱤᱰᱤᱭᱳ ᱛᱮᱦᱮᱧ ᱢᱩᱪᱟᱹᱫ ᱠᱮᱫᱟ ᱢᱟ ᱛᱚᱵᱮ ᱡᱚᱦᱟᱨ